ᱫᱮᱞᱟ ᱵᱚᱱ ᱛᱮᱦᱮᱧ ᱫᱚ ᱱᱚᱣᱟ ᱤᱨᱟᱹᱞ ᱪᱟᱱᱟᱪ ᱨᱮᱱᱟᱜ ᱮᱞᱠᱷᱟ ᱨᱮᱱᱟᱜ ᱠᱩᱠᱞᱤ ᱠᱚᱨᱮᱱᱟᱜ ᱛᱮᱞᱟ ᱵᱚᱱ ᱧᱮᱞ ᱞᱮᱜᱮ ᱱᱚᱣᱟ ᱵᱷᱤᱰᱤᱭᱳ ᱨᱮᱫᱚ ᱥᱩᱫᱷᱩ ᱠᱩᱠᱞᱤ ᱠᱚᱨᱮᱱᱟᱜ ᱛᱮᱞᱟ ᱜᱮᱵᱚᱱ ᱧᱮᱞᱟ ᱟᱨ ᱪᱮᱫ ᱞᱮᱠᱟ ᱠᱟᱛᱮ ᱦᱩᱭ ᱠᱟᱱᱟ ᱚᱱᱠᱟ ᱠᱟᱛᱮ ᱛᱮᱭᱟᱨ ᱞᱮᱠᱷᱟᱱ ᱟᱹᱰᱤ ᱢᱟᱨᱟᱝᱚᱜᱼᱟ ᱚᱱᱟ ᱞᱟᱹᱜᱤᱫ ᱛᱮᱫᱚ ᱟᱨᱦᱚᱸ ᱢᱤᱫᱴᱟᱝ ᱵᱷᱤᱰᱤᱭᱳᱧ ᱛᱮᱭᱟᱨᱟ ᱱᱚᱣᱟ ᱚᱝᱠᱚ ᱠᱚ ᱚᱠᱟ ᱞᱮᱠᱟ ᱠᱚᱨᱟᱣ ᱦᱩᱭᱩᱜᱼᱟ ᱚᱠᱟ ᱞᱮᱠᱟ ᱠᱟᱛᱮ ᱱᱚᱣᱟ ᱠᱚᱨᱮᱱᱟᱜ ᱛᱮᱞᱟ ᱠᱚ ᱧᱟᱢᱚᱜᱼᱟ ᱦᱮᱸ ᱴᱷᱤᱠ ᱜᱮᱭᱟ ᱛᱮᱦᱮᱧ ᱫᱚ ᱥᱩᱫᱷᱩ ᱛᱮᱞᱟ ᱠᱚᱵᱚᱱ ᱧᱮᱞ ᱞᱮᱜᱮ

ᱱᱚᱣᱟ ᱫᱚ ᱦᱩᱭᱩᱜᱼᱟ ᱱᱚᱜᱼᱚᱭ ᱤᱭᱟᱹ ᱚᱛ ᱨᱮᱱᱟᱜ ᱵᱟᱜᱮ ᱢᱚᱬ ᱤᱱᱟᱹ ᱯᱚᱨ ᱯᱮ ᱱᱟᱢᱵᱟᱨ ᱠᱩᱠᱞᱤ ᱯᱮᱸᱭᱟᱡᱽ ᱨᱮᱭᱟᱜ ᱜᱚᱱᱚᱝ ᱥᱟᱭᱠᱟᱲᱟ ᱵᱟᱜᱮ ᱵᱟᱹᱲᱛᱤ ᱟᱠᱟᱱᱟ ᱨᱚᱢᱮᱥ ᱵᱟᱹᱵᱩ ᱜᱚᱴᱟ ᱟᱠᱟᱫᱟᱭ ᱡᱮ ᱟᱡᱟᱜ ᱜᱷᱟᱨᱚᱸᱡᱽ ᱨᱮ ᱯᱮᱸᱭᱟᱡᱽ ᱨᱮᱭᱟᱜ ᱪᱟᱸᱫᱚ ᱯᱤᱪᱷᱤ ᱠᱷᱚᱨᱚᱪ ᱵᱟᱭ ᱵᱚᱫᱚᱞᱟᱭ ᱚᱱᱟᱛᱮ ᱩᱱᱤ ᱪᱟᱸᱫᱚ ᱯᱤᱪᱷᱤ ᱵᱮᱵᱷᱟᱨ ᱥᱟᱭᱠᱟᱲᱟ ᱛᱤᱱᱟᱹᱜ ᱠᱚᱢᱟᱭ ᱚᱱᱟ ᱫᱚ ᱦᱩᱭᱩᱜᱼᱟ ᱥᱟᱭ ᱠᱟᱲᱟ ᱱᱚᱜᱼᱚᱭ ᱚ ᱨᱮᱭᱟᱜ ᱥᱟᱭ ᱠᱟᱲᱟ ᱵᱟᱜᱮ ᱦᱩᱭᱱᱟ ᱯᱩᱱ ᱨᱮᱱᱟᱜ ᱠᱩᱠᱞᱤ ᱧᱮᱞ ᱯᱮ ᱟᱢ ᱟᱨᱟᱜ ᱯᱷᱤᱛᱟᱹ ᱨᱮᱭᱟᱜ ᱯᱩᱱ ᱦᱤᱸᱥ ᱨᱮᱭᱟᱜ ᱢᱤᱫ ᱦᱤᱸᱥ ᱦᱟᱛᱟᱣ ᱟᱠᱟᱫᱟᱢ ᱱᱚᱰᱮ ᱫᱚ ᱦᱟᱛᱟᱣ ᱟᱠᱟᱫᱟᱭ ᱦᱩᱭᱩᱜᱼᱟ ᱮᱢ ᱟᱠᱟᱫᱼᱟ ᱠᱚ ᱦᱟᱛᱟᱣ ᱟᱠᱟᱫᱟᱢ ᱦᱩᱭᱩᱜᱼᱟ ᱦᱮᱸ ᱯᱨᱤᱱᱴᱤᱝ ᱢᱤᱥᱴᱮᱠ ᱟᱠᱟᱱᱟ ᱟᱢᱤᱡ ᱵᱚᱭᱦᱟ ᱟᱢ ᱴᱷᱮᱱ ᱠᱷᱚᱱ ᱯᱷᱤᱛᱟᱹ ᱨᱮᱭᱟᱜ ᱮᱭᱟᱭ ᱦᱤᱸᱥ ᱨᱮᱭᱟᱜ ᱵᱟᱨ ᱦᱤᱸᱥ ᱦᱟᱛᱟᱣ ᱠᱮᱫᱟᱭ ᱟᱢ ᱴᱷᱮᱱ ᱟᱨ ᱛᱤᱱᱟᱹᱜ ᱢᱮᱱᱟᱜᱼᱟ ᱱᱚᱣᱟ ᱠᱚᱨᱟᱣ ᱠᱟᱛᱮ ᱤᱭᱟᱹ ᱚᱝᱠᱚ ᱩᱰᱩᱠ ᱞᱮᱠᱷᱟᱱ ᱦᱮᱸ ᱱᱚᱣᱟ ᱨᱮᱱᱟᱜ ᱡᱟᱦᱟᱸ ᱚᱯᱥᱟᱱ ᱠᱚᱠᱚ ᱮᱢ ᱟᱠᱟᱫ ᱫᱚ ᱚᱱᱟ ᱫᱚ ᱵᱟᱝ ᱢᱤᱞᱟᱹᱜ ᱠᱟᱱᱟ ᱱᱚᱣᱟ ᱠᱚᱫᱚ ᱚᱠᱟ ᱦᱚᱸ ᱵᱟᱝ ᱦᱩᱭᱩᱜᱼᱟ ᱴᱷᱤᱠ ᱜᱮᱭᱟ ᱤᱱᱟᱹ ᱛᱟᱭᱚᱢ ᱢᱚᱬᱮ ᱨᱮᱱᱟᱜ ᱠᱩᱠᱞᱤ ᱵᱚᱱ ᱧᱮᱞ ᱞᱮᱜᱮ ᱢᱤᱫᱴᱟᱝ ᱪᱤᱛᱟᱹᱨ ᱠᱚ ᱮᱢ ᱟᱠᱟᱫᱼᱟ ᱦᱮᱸ ᱚᱱᱟ ᱪᱤᱛᱟᱹᱨ ᱠᱚ ᱠᱷᱚᱱᱟᱜ ᱱᱚᱜᱼᱚᱭ ᱢᱟᱱᱮ ᱠᱚᱬ ᱮ ᱵᱤ ᱥᱤ ᱨᱮᱭᱟᱜ ᱢᱟᱹᱱ ᱛᱤᱱᱟᱹᱜ ᱚᱱᱟ ᱩᱰᱩᱠ ᱦᱩᱭᱩᱜᱼᱟ ᱦᱮᱸ ᱚᱱᱟ ᱫᱚ ᱦᱩᱭᱩᱜᱼᱟ ᱩᱰᱩᱠ ᱞᱮᱠᱷᱟᱱ ᱠᱚᱨᱟᱣ ᱠᱟᱛᱮᱫ ᱚᱱᱟ ᱚᱜ ᱨᱮᱭᱟᱜ ᱦᱩᱭᱩᱜᱼᱟ ᱚᱱᱟ ᱯᱮ ᱜᱮ ᱤᱨᱟᱹᱞ ᱰᱤᱜᱽᱨᱤ ᱤᱱᱟᱹ ᱛᱟᱭᱚᱢ ᱛᱩᱨᱩᱭ ᱨᱮᱭᱟᱜ ᱠᱩᱠᱞᱤ ᱢᱤᱫᱴᱟᱝ ᱥᱚᱢᱤᱠᱚᱨᱚᱱ ᱠᱚ ᱮᱢ ᱟᱠᱟᱫᱼᱟ ᱱᱚᱣᱟ ᱱᱚᱣᱟ ᱥᱚᱢᱟᱱ ᱱᱚᱣᱟ ᱦᱩᱭ ᱞᱮᱱᱠᱷᱟᱱ ᱮᱠᱥ ᱨᱮᱭᱟᱜ ᱢᱟᱹᱱ ᱛᱤᱱᱟᱹᱜ ᱦᱩᱭᱩᱜᱼᱟ

ᱦᱮᱸ ᱟᱨ ᱴᱟᱲᱟᱝ ᱦᱚᱸ ᱴᱤᱯᱤᱡ ᱴᱤᱯᱤᱡ ᱛᱮ ᱩᱰᱩᱠ ᱦᱩᱭᱩᱜᱼᱟ ᱟᱨ ᱱᱚᱣᱟ ᱠᱤᱞᱳᱢᱤᱴᱟᱨ ᱢᱤᱴᱟᱨ ᱦᱩᱭᱩᱜᱼᱟ ᱦᱮᱸ ᱱᱚᱣᱟ ᱫᱚ ᱛᱮᱞᱟ ᱦᱩᱭᱩᱜᱼᱟ ᱱᱚᱜᱼᱚᱭ ᱚ ᱨᱮᱱᱟᱜ ᱢᱚᱬᱮ ᱢᱤᱴᱟᱨ ᱢᱤᱢᱤᱫ ᱴᱤᱯᱤᱡ ᱨᱮ ᱪᱟᱞᱟᱜᱼᱟᱭ ᱢᱚᱬᱮ ᱢᱤᱴᱟᱨ ᱥᱟᱺᱜᱤᱧ ᱦᱩᱭᱱᱟ ᱟᱨᱮ ᱨᱮᱭᱟᱜ ᱧᱮᱞ ᱛᱟᱵᱚᱱ ᱯᱮ ᱢᱤᱫᱴᱟᱝ ᱪᱤᱛᱟᱹᱨ ᱠᱚ ᱮᱢ ᱟᱠᱟᱜᱼᱟ ᱦᱮᱸ ᱱᱚᱜᱼᱚᱭ ᱞᱮᱸᱜᱟ ᱫᱷᱟᱨᱮ ᱢᱤᱢᱤᱫ ᱠᱮᱡᱤ ᱱᱚᱜᱼᱚᱭ ᱩᱞ ᱯᱤᱭᱟᱹᱨᱤ ᱟᱯᱮᱞ ᱟᱺᱜᱩᱨ ᱦᱮᱸ ᱱᱚᱣᱟ ᱩᱞ ᱨᱮᱭᱟᱜ ᱜᱚᱱᱚᱝ ᱢᱤᱫ ᱠᱮᱡᱤ ᱪᱚᱞᱞᱤᱥ ᱴᱟᱠᱟ ᱯᱤᱭᱟᱹᱨᱤ ᱨᱮᱭᱟᱜ ᱢᱤᱫ ᱠᱮᱡᱤ ᱜᱚᱱᱚᱝ ᱛᱤᱱᱟᱹᱜ ᱠᱚ ᱮᱢ ᱟᱠᱟᱫᱼᱟ ᱛᱤᱱᱟᱹᱜ ᱦᱩᱭᱩᱜᱼᱟ ᱯᱚᱧᱪᱟᱥ ᱚᱠᱟ ᱥᱚᱡᱷᱮ ᱨᱮ ᱢᱮᱱᱟᱜᱼᱟ ᱧᱮᱞ ᱯᱮ ᱯᱚᱧᱪᱟᱥ ᱴᱟᱠᱟ ᱟᱯᱮᱞ ᱨᱮᱭᱟᱜ ᱫᱚ ᱢᱤᱫ ᱥᱟᱭ ᱴᱟᱠᱟ ᱟᱝᱜᱩᱨ ᱨᱮᱭᱟᱜ ᱫᱚ ᱚᱠᱟ ᱥᱚᱡᱷᱮ ᱨᱮ ᱢᱮᱱᱟᱜᱼᱟ ᱟᱝᱜᱩᱨ ᱚᱱᱟ ᱦᱚᱸ ᱥᱳᱛᱛᱳᱨ ᱴᱟᱠᱟ ᱛᱟᱦᱚᱞᱮ ᱚᱱᱟ ᱠᱩᱠᱞᱤ ᱪᱮᱫ ᱠᱚ ᱮᱢ ᱟᱠᱟᱫᱼᱟ ᱪᱮᱛᱟᱱ ᱨᱮ ᱪᱮᱛᱟᱱ ᱨᱮ ᱮᱢ ᱟᱠᱟᱱ ᱪᱤᱛᱟᱹᱨ ᱨᱮ ᱚᱠᱟ ᱵᱟᱨᱭᱟ ᱡᱚ ᱢᱤᱫ ᱠᱤᱞᱳᱜᱨᱟᱢ ᱜᱚᱱᱚᱝ ᱨᱮᱭᱟᱜ ᱯᱷᱟᱨᱟᱠ ᱛᱩᱨᱩᱭ ᱜᱮᱞ ᱴᱟᱠᱟ ᱛᱟᱦᱚᱞᱮ ᱱᱚᱰᱮ ᱱᱚᱜᱼᱚᱭ ᱧᱮᱞ ᱞᱮᱜᱮ ᱵᱚᱱ ᱚᱯᱥᱟᱱ ᱠᱚᱠᱚ ᱮᱢ ᱟᱠᱟᱫᱼᱟ ᱚ ᱨᱮᱭᱟᱜ ᱯᱤᱭᱟᱹᱨᱤ ᱟᱨ ᱟᱯᱮᱞ ᱦᱩᱭᱩᱜᱼᱟ ᱥᱮ ᱩᱞ ᱟᱨ ᱟᱸᱜᱩᱨ ᱥᱮ ᱟᱯᱮᱞ ᱟᱨ ᱩᱞ ᱥᱮ ᱟᱯᱮᱞ ᱟᱨ ᱟᱸᱜᱩᱨ ᱛᱟᱦᱚᱞᱮ ᱯᱷᱟᱨᱟᱠ ᱮ ᱞᱟᱹᱭ ᱠᱟᱜᱼᱟ ᱛᱩᱨᱩᱭ ᱜᱮᱞ ᱴᱟᱠᱟ ᱯᱷᱟᱨᱟᱠ ᱮ ᱞᱟᱹᱭ ᱠᱟᱜᱼᱟ ᱛᱟᱦᱚᱞᱮ ᱩᱞ ᱟᱨ ᱟᱯᱮᱞ ᱩᱞ ᱟᱨ ᱟᱯᱮᱞ ᱱᱚᱜᱼᱚᱭ ᱚ ᱨᱮᱭᱟᱜ ᱦᱮᱸ ᱱᱚᱜᱼᱚ ᱱᱚᱣᱟ ᱦᱩᱭᱩᱜᱼᱟ ᱟᱯᱮᱞ ᱟᱨ ᱩᱞ ᱧᱮᱞ ᱵᱚᱱ ᱟᱯᱮᱞ ᱨᱮᱱᱟᱜ ᱜᱚᱱᱚᱝ ᱟᱯᱮᱞ ᱨᱮᱱᱟᱜ ᱜᱚᱱᱚᱝ ᱱᱚᱰᱮ ᱠᱚ ᱮᱢ ᱟᱠᱟᱫᱼᱟ ᱢᱤᱫ ᱥᱟᱭ ᱴᱟᱠᱟ ᱟᱨ ᱩᱞ ᱨᱮᱭᱟᱜ ᱜᱚᱱᱚᱝ ᱪᱚᱞᱞᱤᱥ ᱴᱟᱠᱟ ᱛᱟᱦᱚᱞᱮ ᱢᱤᱫ ᱥᱟᱭ ᱴᱟᱠᱟ ᱠᱷᱚᱱᱟᱜ ᱪᱚᱞᱞᱤᱥ ᱴᱟᱠᱟ ᱵᱷᱮᱜᱮᱫ ᱞᱮᱠᱷᱟᱱ ᱛᱩᱨᱩᱭ ᱜᱮᱞ ᱴᱟᱠᱟ ᱦᱩᱭᱩᱜᱼᱟ ᱚᱱᱟᱛᱮ ᱱᱚᱣᱟ ᱟᱯᱮᱞ ᱟᱨ ᱩᱞ ᱦᱩᱭᱩᱜ ᱠᱟᱱᱟ ᱚ ᱨᱮᱭᱟᱜ ᱤᱱᱟᱹ ᱛᱟᱭᱚᱢ ᱜᱮᱞ ᱨᱮᱭᱟᱜ ᱠᱩᱠᱞᱤ ᱵᱚᱱ ᱧᱮᱞ ᱞᱮᱜᱮ ᱵᱟᱨ ᱞᱮᱠᱷᱟ ᱨᱮᱭᱟᱜ ᱢᱤᱫᱴᱟᱝ ᱮᱞ ᱨᱮ ᱞᱮᱠᱷᱟ ᱠᱤᱱᱟᱜ ᱜᱩᱴ

ᱱᱟᱭᱤᱱᱴᱤ ᱢᱟᱭᱱᱟᱥ ᱱᱟᱭᱤᱱ ᱮᱠᱥ ᱚᱱᱟ ᱦᱩᱭᱩᱜᱼᱟ ᱴᱷᱤᱠ ᱜᱮᱭᱟ ᱢᱤᱫ ᱜᱮᱞ ᱢᱤᱫ ᱨᱮᱭᱟᱜ ᱵᱚᱱ ᱧᱮᱞ ᱞᱮᱜᱮ ᱦᱮᱸ ᱯᱩᱱ ᱜᱮᱞ ᱥᱮᱢᱤ ᱡᱮᱞᱮᱧ ᱨᱮᱭᱟᱜ ᱢᱤᱫᱴᱟᱝ ᱛᱟᱨ ᱫᱚ ᱪᱟᱹᱣᱠᱟᱹ ᱟᱠᱟᱨ ᱨᱮ ᱵᱮᱱᱟᱣ ᱮᱱᱟ ᱪᱟᱹᱣᱠᱟᱹ ᱟᱠᱟᱨ ᱨᱮᱭᱟᱜ ᱚᱛᱥᱚᱝ ᱥᱮ ᱟᱹᱭᱛᱟᱹᱱ ᱛᱤᱱᱟᱹᱜᱼᱟ ᱟᱹᱭᱛᱟᱹᱱ ᱩᱰᱩᱠ ᱦᱩᱭᱩᱜᱼᱟ ᱦᱮᱸ ᱱᱚᱣᱟ ᱫᱚ ᱦᱩᱭᱩᱜᱼᱟ ᱱᱚᱜᱼᱚᱭ ᱢᱤᱫ ᱥᱟᱭ ᱵᱚᱨᱜᱚ ᱥᱮᱢᱤ ᱢᱤᱫ ᱥᱟᱭ ᱵᱚᱨᱜᱚ ᱥᱮᱢᱤ ᱱᱚᱜᱼᱚᱭ ᱚᱛ ᱨᱮᱱᱟᱜ ᱦᱩᱭᱱᱟ ᱟᱨᱚ ᱜᱮᱞᱵᱟᱨ ᱨᱮᱭᱟᱜ ᱵᱚᱱ ᱧᱮᱞ ᱞᱮᱜᱮ ᱚᱱᱠᱟᱱᱟᱜ ᱪᱤᱛᱟᱹᱨ ᱠᱚ ᱮᱢ ᱠᱟᱜᱼᱟ ᱦᱮᱸ ᱱᱚᱣᱟ ᱫᱚ ᱵᱟᱠᱚ ᱥᱟᱱᱛᱟᱲ ᱠᱟᱜᱼᱟ ᱵᱟᱝᱞᱟ ᱛᱮᱠᱚ ᱚᱞ ᱠᱟᱜᱼᱟ ᱞᱟᱹᱭ ᱟᱵᱚᱱ ᱠᱟᱱᱟ ᱱᱚᱜᱼᱚᱭ ᱥᱟᱭ ᱠᱟᱲᱟ ᱵᱟᱜᱮ ᱫᱚ ᱦᱩᱭᱩᱜ ᱠᱟᱱᱟ ᱞᱳᱠ ᱥᱚᱝᱜᱤᱛ ᱞᱳᱠ ᱥᱚᱝᱜᱤᱛ ᱡᱟᱦᱟᱸᱭ ᱠᱚ ᱟᱸᱡᱚᱢᱟ ᱛᱟᱨᱯᱚᱨᱮ ᱫᱨᱳᱯᱚᱫᱤ ᱥᱚᱝᱜᱤᱛ ᱡᱟᱦᱟᱸᱭ ᱠᱚ ᱟᱸᱡᱚᱢᱟ ᱩᱱᱠᱩ ᱫᱚᱠᱚ ᱦᱩᱭᱩᱜ ᱠᱟᱱᱟ ᱥᱟᱭ ᱠᱟᱲᱟ ᱜᱮᱞ ᱨᱚᱵᱤᱱᱫᱨᱚ ᱥᱚᱝᱜᱤᱛ ᱡᱟᱦᱟᱸᱭ ᱠᱚ ᱟᱸᱡᱚᱢᱟ ᱩᱱᱠᱩ ᱫᱚ ᱥᱟᱭ ᱠᱟᱲᱟ ᱯᱮ ᱜᱮ ᱟᱨ ᱱᱟᱦᱟᱜ ᱥᱮᱨᱮᱧ ᱡᱟᱦᱟᱸᱭ ᱠᱚ ᱟᱸᱡᱚᱢᱟ ᱩᱱᱠᱩ ᱫᱚ ᱥᱟᱭ ᱠᱟᱬᱟ ᱯᱩᱱ ᱜᱮᱞ ᱟᱫᱚ ᱦᱚᱲ ᱥᱮᱨᱮᱧ ᱞᱳᱠ ᱥᱚᱝᱜᱤᱛ ᱡᱟᱦᱟᱸ ᱚᱱᱟ ᱥᱟᱭ ᱠᱟᱬᱟ ᱵᱟᱜᱮ ᱠᱚ ᱮᱢ ᱟᱠᱟᱫ ᱫᱚ ᱚᱱᱟ ᱦᱚᱲ ᱥᱮᱨᱮᱧ ᱟᱸᱡᱚᱢ ᱡᱚᱝ ᱠᱚᱣᱟᱜ ᱜᱩᱞᱟᱹᱭ ᱜᱷᱟ ᱜᱩᱞᱟᱹᱭ ᱜᱷᱮᱨᱟᱣ ᱜᱚᱴᱟ ᱜᱩᱞᱟᱹᱭ ᱨᱮᱭᱟᱜ ᱛᱤᱱᱟᱹᱜ ᱦᱤᱸᱥ ᱦᱮᱸ ᱱᱚᱣᱟ ᱫᱚ ᱦᱩᱭᱩᱜᱼᱟ ᱱᱚᱜᱼᱚ ᱱᱚᱣᱟ ᱚ ᱨᱮᱱᱟᱜ ᱚ ᱨᱮᱱᱟᱜ ᱢᱚᱬᱮ ᱦᱤᱸᱥ ᱨᱮᱱᱟᱜ ᱢᱤᱫ ᱦᱤᱸᱥ ᱤᱱᱟᱹ ᱛᱟᱭᱚᱢ ᱠᱩᱠᱞᱤ ᱵᱚᱱ ᱧᱮᱞ ᱞᱮᱜᱮ ᱢᱤᱫᱴᱟᱝ ᱥᱚᱠᱲᱟᱭ ᱟᱨ ᱢᱤᱫᱴᱟᱝ ᱪᱟᱹᱣᱠᱟᱹ ᱨᱮᱭᱟᱜ ᱪᱳᱣᱦᱚᱫᱽᱫᱤ ᱥᱚᱢᱟᱱ ᱥᱚᱠᱲᱟᱭ ᱨᱮᱭᱟᱜ ᱡᱮᱞᱮᱧ ᱚᱥᱟᱨ ᱜᱮᱞ ᱵᱟᱨ ᱥᱮᱢᱤ ᱟᱨ ᱛᱩᱨᱩᱭ ᱥᱮᱢᱤ ᱦᱩᱭ ᱞᱮᱱᱠᱷᱟᱱ ᱪᱟᱹᱣᱠᱟᱹ ᱨᱮᱭᱟᱜ ᱰᱟᱹᱰᱤ ᱡᱮᱞᱮᱧ ᱛᱤᱱᱟᱹᱜ ᱦᱮᱸ ᱱᱚᱣᱟ ᱫᱚ ᱦᱩᱭᱩᱜᱼᱟ ᱱᱚᱜᱼᱚ ᱱᱚᱣᱟ ᱟᱨᱮ ᱥᱮᱢᱤ ᱚᱱᱟ ᱚᱜ ᱨᱮᱭᱟᱜ ᱦᱩᱭᱩᱜᱼᱟ ᱟᱨᱮ ᱥᱮᱢᱤ ᱦᱩᱭᱱᱟ ᱟᱨᱦᱚᱸ ᱜᱮᱞ ᱯᱩᱱ ᱨᱮᱭᱟᱜ ᱢᱤᱫᱴᱮᱱ ᱪᱤᱛᱟᱹᱨ ᱠᱚ ᱮᱢ ᱟᱠᱟᱫᱼᱟ ᱚᱱᱟ ᱪᱤᱛᱟᱹᱨ ᱧᱮᱞ ᱠᱟᱛᱮ ᱱᱚᱜᱼᱚ ᱱᱚᱣᱟ ᱚᱱᱟ ᱠᱚᱬ ᱵᱤ ᱮ ᱥᱤ ᱨᱮᱭᱟᱜ ᱢᱟᱱ ᱛᱤᱱᱟᱹᱜ ᱩᱰᱩᱠᱚᱜᱼᱟ ᱚᱱᱟ ᱚᱱᱟ ᱩᱰᱩᱠ ᱦᱩᱭᱩᱜᱼᱟ ᱚᱱᱟ ᱫᱚ ᱦᱩᱭᱩᱜᱼᱟ ᱱᱚᱜᱼᱚᱭ ᱚᱝ ᱨᱮᱱᱟᱜ ᱦᱮᱸ ᱢᱚᱬᱮ ᱢᱚᱬᱮ ᱜᱮᱞ ᱰᱤᱜᱽᱨᱤ ᱦᱩᱭᱱᱟ ᱤᱱᱟᱹ ᱛᱟᱭᱚᱢ ᱠᱩᱠᱞᱤ ᱜᱮᱞ ᱢᱚᱬᱮ ᱨᱮᱭᱟᱜ ᱱᱚᱜᱼᱚᱭ ᱢᱤᱫ ᱥᱟᱭ ᱨᱮᱭᱟᱜ ᱯᱟᱣᱟᱨ ᱠᱚ ᱮᱢ ᱟᱠᱟᱫ ᱢᱤᱫ ᱥᱟᱭ ᱱᱚᱣᱟ ᱨᱮᱭᱟᱜ ᱥᱚᱢᱟᱱ ᱚᱠᱟᱴᱟᱜ ᱦᱩᱭᱩᱜᱼᱟ ᱛᱟᱦᱚᱞᱮ ᱱᱚᱣᱟ ᱫᱚ ᱱᱚᱣᱟ ᱠᱚᱨᱟᱣ ᱠᱟᱛᱮ ᱩᱰᱩᱠ ᱞᱮᱠᱷᱟᱱ ᱚᱱᱟ ᱫᱚ ᱦᱩᱭᱩᱜᱼᱟ ᱱᱚᱣᱟ ᱚ ᱨᱮᱭᱟᱜ ᱚ ᱨᱮᱱᱟᱜ ᱦᱩᱭᱩᱜᱼᱟ ᱤᱱᱟᱹ ᱛᱟᱭᱚᱢ ᱜᱮᱞ ᱛᱩᱨᱩᱭ ᱯᱮ ᱜᱮ ᱛᱩᱨᱩᱭ ᱞᱤᱴᱟᱨ ᱰᱮᱴᱚᱞ ᱫᱟᱜ ᱨᱮ ᱫᱟᱜ ᱟᱨ ᱰᱮᱴᱚᱞ ᱨᱮᱭᱟᱜ ᱯᱚᱨᱤᱢᱟᱱ ᱨᱮᱭᱟᱜ ᱚᱱᱩᱯᱟᱛ ᱢᱚᱬᱮ ᱚᱱᱩᱯᱟᱛ ᱢᱤᱫ ᱦᱩᱭ ᱞᱮᱱᱠᱷᱟᱱ ᱫᱟᱜ ᱨᱮᱭᱟᱜ ᱯᱚᱨᱤᱢᱟᱱ ᱛᱤᱱᱟᱹᱜ ᱦᱩᱭᱩᱜᱼᱟ ᱚᱱᱟ ᱫᱚ ᱦᱩᱭᱩᱜᱼᱟ ᱚᱱᱟ ᱠᱚᱨᱟᱣ ᱠᱟᱛᱮ ᱩᱰᱩᱠ ᱞᱮᱠᱷᱟᱱ ᱱᱚᱣᱟ ᱫᱚ ᱦᱩᱭᱩᱜᱼᱟ ᱢᱟᱱᱮ ᱯᱮ ᱜᱮᱞ ᱞᱤᱴᱟᱨ ᱚᱛ ᱨᱮᱱᱟᱜ ᱦᱩᱭᱩᱜᱼᱟ ᱯᱮ ᱜᱮᱞ ᱞᱤᱴᱟᱨ ᱦᱩᱭᱱᱟ ᱜᱮ ᱮᱭ ᱨᱮᱭᱟᱜ ᱛᱷᱨᱤ ᱮ ᱵᱤ ᱱᱟᱭᱤᱱ ᱥᱠᱚᱭᱟᱨ ᱥᱤ ᱴᱩᱭᱮᱞᱵᱷ ᱥᱠᱚᱭᱟᱨ ᱥᱤ ᱨᱮᱭᱟᱜ ᱦᱩᱰᱤᱧ ᱪᱚᱞᱚᱛᱟᱱ ᱜᱟᱵᱟᱬ ᱪᱟ ᱫᱚ ᱛᱤᱱᱟᱹᱜ ᱚᱱᱟ ᱫᱚ ᱦᱩᱭᱩᱜᱼᱟ

ᱤᱨᱟᱹᱞ ᱜᱚᱴᱟᱝ ᱢᱤᱫ ᱞᱮᱠᱟᱱ ᱢᱮᱬᱦᱮᱫ ᱜᱨᱤᱞ ᱵᱮᱱᱟᱣ ᱛᱮ ᱛᱤᱱᱟᱹᱜ ᱢᱟᱦᱟ ᱚᱠᱛᱚ ᱞᱟᱜᱟᱜᱼᱟ ᱱᱚᱣᱟ ᱦᱚᱸ ᱚᱱᱟ ᱠᱚᱨᱟᱣ ᱠᱟᱛᱮ ᱩᱰᱩᱠ ᱞᱮᱠᱷᱟᱱ ᱚᱱᱟ ᱦᱩᱭᱩᱜᱼᱟ ᱚᱱᱮ ᱚ ᱨᱮᱭᱟᱜ ᱯᱩᱱ ᱜᱮᱞ ᱢᱟᱦᱟ ᱤᱱᱟᱹ ᱛᱟᱭᱚᱢ ᱜᱮᱞ ᱟᱨᱮ ᱨᱮᱭᱟᱜ ᱧᱮᱞ ᱯᱮ ᱢᱤᱫᱴᱟᱝ ᱟᱨᱚ ᱪᱤᱛᱟᱹᱨ ᱠᱚ ᱮᱢ ᱟᱠᱟᱫᱼᱟ ᱱᱚᱣᱟ ᱨᱮᱭᱟᱜ ᱚᱱᱮ ᱯᱤ ᱠᱤᱭᱩ ᱟᱨ ᱨᱮᱭᱟᱜ ᱯᱚᱨᱤᱢᱟᱯ ᱛᱤᱱᱟᱹᱜ ᱦᱩᱭᱩᱜᱼᱟ ᱦᱮᱸ ᱱᱚᱣᱟ ᱫᱚ ᱚᱱᱟ ᱦᱚᱸ ᱠᱚᱨᱟᱣ ᱠᱟᱛᱮ ᱩᱰᱩᱠ ᱞᱮᱠᱷᱟᱱ ᱱᱚᱣᱟ ᱫᱚ ᱦᱩᱭᱩᱜᱼᱟ ᱚᱱᱮ ᱚᱛ ᱨᱮᱭᱟᱜ ᱦᱩᱭᱩᱜᱼᱟ ᱮᱭᱟᱭ ᱜᱮᱞ ᱰᱤᱜᱽᱨᱤ ᱤᱱᱟᱹ ᱛᱟᱭᱚᱢ ᱢᱩᱪᱟᱹᱫ ᱠᱩᱠᱞᱤ ᱧᱮᱞ ᱛᱟᱵᱚᱱ ᱯᱮ ᱠᱚᱰ ᱞᱟᱭᱤᱱ ᱛᱮ ᱦᱟᱣᱲᱟ ᱠᱷᱚᱱ ᱵᱚᱨᱫᱷᱚᱢᱟᱱ ᱨᱮᱭᱟᱜ ᱥᱟᱺᱜᱤᱧ ᱤᱨᱟᱹᱞ ᱜᱮᱞ ᱢᱚᱬᱮ ᱠᱤᱢᱤ ᱢᱮᱱᱠᱷᱟᱱ ᱢᱮᱱ ᱞᱟᱭᱤᱱ ᱛᱮ ᱚᱱᱟ ᱥᱟᱺᱜᱤᱧ ᱥᱟᱭᱠᱟᱲᱟ ᱢᱚᱬᱮ ᱡᱟᱹᱥᱛᱤ ᱢᱮᱱ ᱞᱟᱭᱤᱱ ᱛᱮ ᱦᱟᱣᱲᱟ ᱠᱷᱚᱱ ᱵᱚᱨᱫᱷᱚᱢᱟᱱ ᱨᱮᱭᱟᱜ ᱥᱟᱺᱜᱤᱧ ᱛᱤᱱᱟᱹᱜ ᱱᱚᱣᱟ ᱠᱚᱨᱟᱣ ᱠᱟᱛᱮ ᱩᱰᱩᱠ ᱞᱮᱠᱷᱟᱱ ᱱᱚᱣᱟ ᱫᱚ ᱦᱩᱭᱩᱜᱼᱟ ᱱᱚᱜᱼᱚ ᱱᱚᱣᱟ ᱚᱝ ᱨᱮᱱᱟᱜ ᱦᱮᱸ ᱤᱨᱟᱹᱞ ᱜᱮᱞ ᱟᱨᱮ ᱴᱩᱰᱟᱹᱜ ᱵᱟᱨ ᱢᱚᱬᱮ ᱠᱤᱢᱤ ᱴᱷᱤᱠ ᱜᱮᱭᱟ ᱢᱩᱪᱟᱹᱫ ᱮᱱᱟ ᱢᱟ ᱛᱟᱦᱚᱞᱮ ᱱᱟᱯᱟᱭ ᱞᱮᱠᱟ ᱱᱚᱣᱟ ᱯᱟᱲᱦᱟᱜ ᱛᱟᱵᱚᱱ ᱯᱮ ᱱᱚᱝᱠᱟ ᱠᱚᱨᱟᱣ ᱛᱟᱵᱚᱱ ᱯᱮ ᱦᱮᱸ ᱟᱨᱦᱚᱸ ᱛᱟᱭᱚᱢ ᱫᱟᱨᱟᱢ ᱟᱨᱦᱚᱸ ᱦᱟᱸᱜ ᱵᱷᱤᱰᱭᱳᱧ ᱟᱯᱞᱳᱰᱟ ᱚᱱᱟ ᱠᱚ ᱧᱮᱞ ᱛᱟᱵᱚᱱ ᱯᱮ ᱢᱟ ᱮᱱᱠᱷᱟᱱ ᱱᱟᱯᱟᱭ ᱛᱟᱦᱮᱱ ᱛᱟᱵᱚᱱ ᱯᱮ ᱟᱨ ᱱᱚᱣᱟ ᱪᱮᱱᱮᱞ ᱨᱮ ᱡᱟᱦᱟᱸᱭ ᱱᱟᱣᱟ ᱵᱚᱱ ᱦᱮᱡ ᱟᱠᱟᱱᱟ ᱩᱱᱠᱩ ᱠᱚᱴᱷᱮᱱ ᱱᱮᱦᱚᱨ ᱟᱯᱮ ᱱᱚᱣᱟ ᱪᱮᱱᱮᱞ ᱥᱟᱵᱥᱠᱨᱟᱭᱤᱵᱽ ᱠᱟᱜ ᱛᱟᱵᱚᱱ ᱯᱮ ᱢᱟ ᱮᱱᱠᱷᱟᱱ ᱡᱚᱦᱟᱨ